ᱱᱚᱣᱟ ᱯᱟᱹᱨᱥᱤ ᱥᱮᱫ ᱛᱮ ᱚᱱᱟ ᱠᱟᱛᱷᱟ ᱜᱮ ᱯᱳᱭᱞᱳ ᱠᱟᱛᱷᱟ ᱜᱮ ᱦᱩᱭᱩᱜ ᱠᱟᱱᱟ ᱥᱟᱨᱱᱟ ᱥᱚᱨᱛᱚ ᱵᱷᱩᱞᱟ ᱢᱮᱱᱠᱷᱟᱱ ᱮᱵᱟᱨ ᱥᱟᱹᱨᱤ ᱥᱟᱹᱨᱤ ᱫᱚ ᱡᱟᱦᱟᱸ ᱢᱚᱡᱟ ᱱᱟᱯᱟᱭᱟ ᱡᱟᱦᱟᱸ ᱨᱤᱞᱟᱹᱢᱟ ᱚᱱᱟ ᱡᱟᱦᱟᱸᱭ ᱯᱤᱪᱷᱟᱹᱭᱟ ᱚᱱᱟᱜᱮ ᱥᱟᱹᱨᱤ ᱛᱟᱦᱞᱮ ᱡᱷᱩᱠ ᱡᱷᱟᱲ ᱡᱟᱦᱟᱸᱭ ᱯᱤᱪᱷᱟᱹᱭᱟ ᱚᱱᱟᱜᱮ ᱠᱤ ᱥᱟᱨᱱᱟ ᱫᱚ ᱱᱚᱣᱟ ᱥᱮᱫ ᱛᱮᱦᱚᱸ ᱵᱟᱝ ᱴᱷᱤᱠᱟ ᱠᱟᱛᱷᱟ ᱚᱱᱟ ᱦᱚᱛᱮᱡ ᱛᱮ ᱤᱧᱤᱧ ᱢᱮᱱᱟ ᱡᱟᱦᱟᱸᱭ ᱥᱟᱨᱱᱟ ᱵᱚᱱ ᱵᱤᱨᱳᱫᱷᱤᱛᱟᱭ ᱵᱟᱝᱵᱚᱱ ᱠᱩᱥᱤᱭᱟᱜ ᱟᱨ ᱡᱟᱦᱟᱸᱭ ᱠᱚ ᱢᱮᱱᱫᱟ ᱥᱟᱹᱨᱤ ᱫᱷᱚᱨᱚᱢ ᱠᱟᱱ ᱛᱟᱞᱮᱭᱟ ᱟᱞᱮ ᱫᱟᱹᱵᱤᱭ ᱫᱟᱵᱚᱱ ᱡᱟᱦᱟᱸ ᱟᱵᱚ ᱦᱚᱸ ᱥᱟᱹᱨᱤ ᱫᱷᱚᱨᱚᱢ ᱵᱩᱡᱽ ᱦᱩᱭᱩᱜ ᱛᱟᱵᱚᱱᱟ ᱡᱟᱦᱟᱸᱭ ᱟᱵᱚᱨᱮᱱ ᱫᱷᱚᱨᱚᱢ ᱜᱩᱨᱩ ᱠᱚ ᱠᱟᱱᱟ ᱡᱮ ᱥᱟᱹᱨᱤ ᱫᱷᱚᱨᱚᱢ ᱨᱮᱫᱚ ᱪᱮᱫ ᱠᱚ ᱡᱤᱱᱤᱥ ᱢᱮᱱᱟᱜᱼᱟ ᱪᱮᱫ ᱠᱚ ᱠᱟᱛᱮ ᱥᱟᱹᱨᱤ ᱫᱷᱚᱨᱚᱢ ᱦᱩᱭᱩᱜᱼᱟ ᱚᱱᱠᱟᱜᱮ ᱡᱮ ᱥᱟᱨᱱᱟ ᱫᱷᱚᱨᱚᱢ ᱤᱧ ᱪᱮᱫᱟᱜ ᱤᱧ ᱵᱩᱡᱽ ᱚᱱᱟᱨᱮ ᱪᱮᱫ ᱚᱱᱠᱟᱜᱮ ᱥᱟᱨᱱᱟ ᱫᱷᱚᱨᱚᱢ ᱨᱮᱱ ᱦᱚᱲ ᱡᱟᱦᱟᱸ ᱠᱚ

ᱛᱚ ᱤᱧ ᱫᱚ ᱱᱚᱣᱟ ᱫᱚ ᱦᱚᱲ ᱦᱚᱯᱚᱱᱟᱜ ᱠᱟᱛᱷᱟ ᱫᱚ ᱵᱟᱹᱧ ᱢᱮᱱᱟ ᱦᱚᱲ ᱦᱚᱯᱚᱱ ᱫᱚ ᱱᱚᱣᱟ ᱠᱷᱟᱹᱛᱤᱨ ᱛᱮ ᱥᱟᱹᱨᱤ ᱫᱷᱚᱨᱚᱢ ᱤᱧ ᱫᱚᱧ ᱢᱮᱱᱟ ᱠᱟᱨᱚᱱ ᱱᱚᱣᱟ ᱫᱚ ᱥᱮᱫᱟᱭ ᱡᱩᱜᱽ ᱨᱮᱱ ᱡᱟᱦᱟᱸᱭ ᱥᱚᱢᱟᱡᱽ ᱵᱤᱜᱽᱜᱟᱱᱤ ᱠᱟᱱᱟ ᱠᱚ ᱡᱟᱦᱟᱸᱭ ᱱᱤᱛᱚᱛᱛᱚ ᱵᱷᱤᱛ ᱠᱟᱱᱟ ᱠᱚ ᱱᱩᱠᱩ ᱫᱚ ᱢᱤᱫ ᱠᱟᱛᱷᱟ ᱛᱮᱜᱮ ᱱᱩᱠᱩᱣᱟᱜ ᱡᱤᱭᱚᱱ ᱫᱚᱨᱥᱚᱱ ᱫᱚ ᱥᱚᱨᱮᱥᱟ ᱢᱮᱱᱛᱮ ᱠᱚ ᱞᱟᱹᱭ ᱠᱟᱣ ᱚᱱᱟᱜᱮ ᱩᱱᱠᱩᱣᱟᱜ ᱫᱷᱚᱨᱚᱢ ᱛᱟᱦᱞᱮ ᱚᱱᱟ ᱫᱷᱚᱨᱚᱢ ᱜᱮ ᱡᱚᱛᱚ ᱠᱷᱚᱱᱟᱜ ᱥᱚᱨᱮᱥ ᱫᱷᱚᱨᱚᱢ ᱟᱨ ᱚᱱᱟᱜᱮ ᱥᱟᱹᱨᱤ ᱫᱷᱚᱨᱚᱢ ᱚᱱᱟᱜᱮ ᱨᱤᱭᱮᱞ ᱫᱷᱚᱨᱚᱢ ᱦᱩᱭᱱᱟ ᱱᱚᱣᱟ ᱫᱷᱚᱨᱚᱢ ᱫᱚ ᱮᱠᱮᱱ ᱩᱱᱠᱩᱣᱟᱜ ᱢᱚᱛᱚ ᱫᱚ ᱱᱚᱣᱟ ᱫᱷᱟᱹᱨᱛᱤ ᱡᱩᱫᱤ ᱥᱩᱞᱩᱠ ᱛᱮ ᱫᱚᱦᱚᱭ ᱦᱩᱭᱩᱜᱼᱟ ᱢᱚᱡᱽ ᱛᱮ ᱫᱚᱦᱚᱭ ᱦᱩᱭᱩᱜᱼᱟ ᱨᱤᱞᱟᱹᱢᱟᱞᱟ ᱛᱮ ᱫᱚᱦᱚᱭ ᱦᱩᱭᱩᱜᱼᱟ ᱮᱸᱰᱮᱠᱷᱟᱱ ᱱᱚᱣᱟ ᱫᱷᱟᱹᱨᱛᱤ ᱨᱮ ᱡᱟᱦᱟᱸ ᱛᱤᱱᱟᱹᱜ ᱫᱷᱚᱨᱚᱢ ᱢᱮᱱᱟᱜᱼᱟ ᱚᱱᱟ ᱠᱷᱚᱱᱟᱜ ᱥᱚᱨᱮᱥ ᱫᱷᱚᱨᱚᱢ ᱫᱚ ᱦᱩᱭᱩᱜ ᱠᱟᱱᱟ ᱥᱟᱹᱨᱤ ᱫᱷᱚᱨᱚᱢ ᱱᱚᱣᱟ ᱫᱚ ᱵᱤᱜᱽᱜᱟᱱᱤ ᱦᱚᱸᱠᱚ ᱞᱟᱹᱭᱟ ᱱᱚᱣᱟ ᱫᱚ ᱫᱷᱚᱨᱚᱢ ᱜᱩᱨᱩ ᱞᱟᱹᱭ ᱫᱚ ᱵᱟᱝ ᱵᱤᱜᱽᱜᱟᱱᱤ ᱦᱚᱸᱠᱚ ᱞᱟᱹᱭᱫᱟ ᱥᱚᱢᱟᱡᱽ ᱵᱤᱜᱽᱜᱟᱱᱤ ᱦᱚᱸᱠᱚ ᱞᱟᱹᱭᱟ ᱛᱟᱦᱞᱮ ᱚᱱᱟ ᱫᱚ ᱯᱨᱚᱛᱤᱴᱤ ᱢᱟᱹᱱᱢᱤᱭᱟᱜ ᱜᱮ ᱚᱱᱟ ᱫᱷᱚᱨᱚᱢ ᱫᱚ ᱦᱩᱭᱩᱜ ᱞᱟᱹᱠᱛᱤ ᱠᱟᱱᱟ ᱥᱟᱹᱨᱤ ᱥᱟᱨᱱᱟ ᱦᱚᱸ ᱵᱟᱝ ᱟᱨ ᱮᱴᱟᱜ ᱦᱚᱸ ᱵᱟᱝ ᱫᱷᱟᱹᱨᱛᱤ ᱨᱮᱱᱟᱜ ᱚᱠᱟ ᱦᱚᱸ ᱵᱟᱝ ᱟᱫᱚ ᱟᱹᱰᱤ ᱠᱚᱡ ᱫᱷᱚᱨᱚᱢ ᱨᱮᱱᱟᱜ ᱠᱟᱛᱷᱟ ᱟᱵᱚ ᱵᱚᱱ ᱟᱸᱡᱚᱢ ᱟᱠᱟᱫᱟ ᱡᱚᱭᱱᱚ ᱫᱷᱚᱨᱢᱚ ᱵᱳᱫᱷᱚ ᱫᱷᱚᱨᱢᱚ ᱠᱷᱨᱤᱥᱴᱟᱱ ᱫᱷᱚᱨᱢᱚ ᱤᱦᱩᱫᱤ ᱫᱷᱚᱨᱚᱢ ᱛᱚ ᱦᱚᱸᱜᱼᱚ ᱱᱟ ᱠᱚ ᱫᱷᱚᱨᱚᱢ ᱡᱟᱦᱟᱸ ᱠᱚ ᱦᱮᱡ ᱢᱤᱫᱴᱮᱱ ᱢᱟᱹᱱᱢᱤ ᱵᱮᱲᱦᱟᱭ ᱛᱮ ᱦᱮᱡ ᱟᱠᱟᱱᱟ ᱡᱮᱢᱚᱱ ᱛᱩᱲᱩᱠ ᱫᱷᱚᱨᱚᱢ ᱡᱟᱦᱟᱸ ᱥᱤᱞᱟᱢ ᱫᱷᱚᱨᱚᱢ ᱱᱚᱣᱟ ᱦᱚᱸ ᱢᱤᱫᱴᱮᱱ ᱢᱟᱹᱱᱢᱤ ᱵᱮᱲᱦᱟᱭ ᱛᱮ ᱦᱮᱡ ᱟᱠᱟᱱᱟ ᱦᱚᱡᱚᱨᱚᱛ ᱢᱚᱦᱚᱢᱢᱚᱫᱽ ᱟᱨᱚᱵᱽ ᱫᱤᱥᱚᱢ ᱨᱮᱱ ᱢᱩᱫᱤ ᱟᱱᱟᱜ ᱡᱟᱭᱜᱟ ᱨᱮ ᱢᱤᱫ ᱦᱚᱲ ᱠᱟᱱᱟᱭ᱾ ᱚᱱᱠᱟ ᱜᱮ ᱠᱷᱨᱤᱥᱴᱟᱱ ᱫᱷᱚᱨᱢᱚ ᱡᱤᱥᱩ ᱠᱷᱨᱤᱥᱴᱚ ᱟᱜ ᱠᱟᱛᱷᱟ ᱠᱚᱵᱤᱱᱫᱨᱚ ᱵᱟᱵᱩ ᱠᱟᱹᱴᱤᱡ ᱞᱮ ᱞᱟᱹᱭ ᱠᱟᱫᱟ᱾ ᱟᱡ ᱫᱚ ᱵᱟᱭ ᱞᱟᱹᱭ ᱠᱟᱫᱟ ᱩᱱᱤ ᱫᱚ ᱤᱧ ᱫᱚ ᱱᱚᱣᱟ ᱫᱷᱚᱨᱢᱤᱧ ᱯᱟᱞᱟᱣ ᱱᱚᱣᱟ ᱫᱚ ᱛᱟᱭᱚᱢ ᱫᱟᱭᱟᱢ ᱫᱤᱱ ᱨᱮᱱ ᱫᱷᱚᱨᱚᱢ ᱵᱮᱯᱟᱨᱤᱭᱟᱹ ᱦᱚᱲ ᱠᱚ ᱱᱚᱣᱟ ᱠᱚᱫᱚ ᱠᱚ ᱴᱷᱤᱠ ᱟᱠᱟᱫᱟ᱾ ᱫᱷᱚᱨᱚᱢ ᱵᱮᱯᱟᱨᱤᱭᱟᱹ ᱡᱮᱢᱚᱱ ᱡᱚᱛᱚ ᱨᱮᱱ ᱜᱮ ᱵᱮᱯᱟᱨᱤᱭᱟᱹ ᱢᱮᱱᱟᱜ ᱠᱚᱣᱟ ᱫᱷᱚᱨᱚᱢ ᱨᱮᱱ ᱦᱚᱸ ᱵᱮᱯᱟᱨᱤᱭᱟᱹ ᱢᱮᱱᱟᱜ ᱠᱚᱣᱟ᱾ ᱛᱚ ᱩᱱᱤ ᱫᱚ ᱫᱷᱚᱨᱚᱢ ᱵᱮᱯᱟᱨᱤᱭᱟᱹ ᱵᱤᱨᱩᱫᱽ ᱨᱮ ᱦᱟᱹᱱᱤ ᱵᱩᱜᱤ ᱡᱤᱥᱩ ᱫᱚ ᱢᱮᱱ ᱫᱚ ᱱᱚᱣᱟ ᱠᱟᱱᱟ ᱚᱱᱟ ᱠᱷᱟᱹᱛᱤᱨ ᱛᱮᱦᱚᱸ ᱚᱱᱟ ᱫᱚ ᱥᱟᱹᱨᱤ ᱟᱨ ᱱᱟᱥᱮ ᱮᱲᱮ ᱠᱟᱱ ᱡᱟᱦᱟᱸ ᱠᱟᱱ ᱜᱮ ᱛᱚ ᱩᱱᱤ ᱵᱟᱝ ᱠᱚ ᱠᱩᱥᱤᱭᱟᱭ ᱛᱚ ᱱᱚᱝᱠᱟ ᱠᱟᱛᱷᱟ ᱦᱚᱸ ᱧᱟᱢᱚᱜᱚᱜᱼᱟ ᱡᱮ ᱡᱮᱥᱟᱥ ᱞᱮᱵ ᱤᱱ ᱤᱱᱰᱤᱭᱟ ᱡᱟᱦᱟᱸᱭ ᱚᱞ ᱠᱟᱜ ᱠᱚᱵᱤᱱᱫᱨᱚ ᱵᱟᱵᱩᱭ ᱞᱟᱹᱭ ᱠᱮᱫ ᱢᱤᱫ ᱜᱷᱟᱹᱲᱤᱡ ᱞᱟᱦᱟ ᱩᱱᱤ ᱩᱱ ᱥᱚᱢᱚᱭ ᱨᱮ ᱯᱳᱯ ᱩᱱᱤ ᱢᱮᱛᱟ ᱫᱮ ᱛᱟᱦᱮᱸᱫ ᱱᱚᱣᱟ ᱯᱩᱛᱷᱤ ᱪᱷᱟᱯᱟᱭ ᱪᱷᱟᱯᱟ ᱟᱫᱚ ᱤᱧ ᱫᱚ ᱪᱷᱟᱯᱟ ᱫᱚ ᱵᱟᱝ ᱛᱤᱱᱟᱹᱜ ᱴᱟᱠᱟᱢ ᱟᱫᱚ ᱤᱧ ᱫᱚ ᱴᱟᱠᱟ ᱦᱟᱛᱟᱣ ᱞᱟᱹᱜᱤᱫ ᱫᱚ ᱪᱷᱟᱯᱟ ᱢᱟᱱᱮ ᱫᱚ ᱪᱮᱫ ᱯᱳᱯᱤ ᱧᱮᱞ ᱠᱮᱫᱟ ᱚᱱᱟ ᱫᱚ ᱟᱹᱰᱤ ᱠᱷᱚᱛᱚᱨᱱᱟᱠ ᱵᱤᱥᱚᱭ ᱡᱮ ᱟᱹᱰᱤ ᱢᱟᱨᱟᱝ ᱱᱟᱜᱟᱢ ᱱᱚᱣᱟᱛᱮ ᱩᱴᱠᱟᱹᱜ ᱠᱟᱨᱚᱱ ᱱᱚᱣᱟ ᱪᱮᱛᱟᱱ ᱨᱮ ᱠᱤᱪᱷᱩ ᱠᱤᱪᱷᱩ ᱜᱚᱵᱮᱥᱚᱠ ᱠᱚ ᱜᱚᱵᱮᱥᱚᱱᱟ ᱟᱠᱟᱫᱟ ᱚᱱᱟ ᱤᱭᱩᱨᱳᱯ ᱠᱟᱱᱴᱨᱤ ᱨᱮ ᱚᱠᱟ ᱨᱮᱦᱚᱸ ᱩᱱᱤᱭᱟᱜ ᱥᱚᱢᱟᱫᱷᱤ ᱜᱮ ᱵᱟᱹᱱᱩᱜᱼᱟ ᱩᱱᱤ ᱡᱤᱥᱩ ᱦᱟᱲᱟᱢ ᱠᱟᱥᱢᱤᱨ ᱨᱮ ᱢᱮᱱᱟᱭᱟ᱾ ᱦᱚᱸᱜᱼᱚᱭ ᱡᱮ ᱠᱨᱩᱥ ᱠᱟᱛᱮ ᱠᱚ ᱞᱟᱹᱭ ᱠᱟᱫᱟ ᱜᱚᱡ ᱟᱠᱟᱫᱮᱭᱟ ᱠᱚ ᱠᱨᱩᱥ ᱠᱟᱴ ᱨᱮ ᱴᱷᱚᱠᱟᱣ ᱡᱟᱞᱟ ᱡᱩᱫᱤ ᱨᱮᱦᱚᱸ ᱤᱧ ᱢᱤᱫᱴᱟᱝ ᱱᱚᱲᱦᱮ ᱨᱤᱧ ᱞᱟᱹᱭ ᱠᱟᱫᱟ ᱥᱟᱹᱨᱤ ᱱᱟᱥᱮ ᱠᱨᱩᱥ ᱠᱟᱴ ᱨᱮ ᱦᱚᱲᱢᱚ ᱴᱷᱚᱠᱟᱣ ᱡᱟᱞᱟ ᱥᱟᱹᱨᱤ ᱱᱟᱥᱮ ᱥᱚᱵᱫᱚ ᱱᱚᱰᱮ ᱤᱧ ᱯᱨᱚᱭᱳᱜ ᱛᱟᱨ ᱢᱟᱱᱮ ᱦᱮᱸ ᱠᱟᱱᱟ ᱥᱮ ᱵᱟᱝ ᱠᱟᱱᱟ ᱤᱧᱟᱹᱜ ᱫᱚ ᱚᱱᱟ ᱯᱟᱹᱛᱭᱟᱹᱣ ᱵᱟᱝᱠᱷᱟᱱ ᱥᱚᱡᱷᱮ ᱥᱚᱡᱷᱮᱧ ᱚᱞ ᱜᱚᱫ ᱠᱟᱜ ᱠᱮᱭᱟ ᱡᱮ ᱠᱨᱩᱥ ᱠᱟᱴ ᱨᱮ ᱴᱷᱚᱠᱟᱣ ᱡᱟᱞᱟ ᱱᱚᱣᱟ ᱚᱱᱟ ᱡᱟᱦᱟᱸ ᱯᱩᱛᱷᱤ ᱚᱞ ᱟᱠᱟᱫ ᱯᱚᱱᱨᱚᱴᱤ ᱵᱤᱫᱮᱥᱤ ᱯᱚᱱᱨᱚᱴᱤ ᱠᱟᱱᱴᱨᱤ ᱨᱮ ᱚᱱᱟ ᱯᱩᱛᱷᱤ ᱪᱟᱞᱟᱜ ᱚᱱᱟ ᱚᱸᱰᱮᱱᱟᱜ ᱯᱟᱹᱨᱥᱤ ᱛᱮ ᱚᱱᱩᱵᱟᱫ ᱡᱟᱭᱦᱳᱠ ᱱᱚᱣᱟ ᱠᱚᱫᱚ ᱤᱛᱤᱦᱟᱥ ᱨᱮᱦᱚᱸ ᱟᱹᱰᱤ ᱚᱠᱚᱡ ᱠᱟᱨᱥᱟᱡᱤ ᱛᱟᱦᱮᱱᱟ ᱚᱱᱠᱟᱜᱮ ᱱᱚᱣᱟ ᱵᱤᱜᱽᱜᱟᱱ ᱨᱮᱦᱚᱸ ᱠᱟᱨᱥᱟᱡᱤ ᱫᱚ ᱛᱟᱦᱮᱱᱟ ᱵᱤᱜᱽᱜᱟᱱ ᱨᱮ ᱡᱮ ᱠᱟᱨᱥᱟᱡᱤ ᱵᱟᱝ ᱛᱟᱦᱮᱱᱟ ᱚᱱᱠᱟ ᱢᱚᱱᱮ ᱨᱮᱱᱟᱜ ᱠᱳᱱᱳ ᱠᱟᱨᱚᱱ ᱵᱟᱹᱱᱩᱜᱼᱟ ᱚᱱᱟ ᱟᱹᱰᱤ ᱚᱠᱚᱡ ᱫᱟᱹᱭᱠᱟᱹ

ᱛᱚ ᱦᱮᱸᱥᱟᱜ ᱫᱟᱨᱮ ᱪᱮᱫᱟᱜ ᱚᱨ ᱩᱴᱠᱟᱹ ᱦᱮᱸᱫᱟᱜ ᱛᱚ ᱪᱩᱱᱰᱤ ᱛᱮᱱᱟᱜ ᱛᱚ ᱤᱫᱤ ᱠᱮᱭᱟ ᱦᱮᱸ ᱱᱤᱭᱟᱹ ᱦᱚᱸ ᱟᱨᱵᱚᱱ ᱵᱟᱰᱟᱭᱟ ᱡᱚᱠᱷᱚᱱ ᱢᱟᱭᱟᱱᱢᱟᱨ ᱨᱮ ᱪᱟᱞᱟᱣ ᱮᱱᱟ ᱤᱱᱟᱹ ᱯᱚᱨᱮ ᱜᱮ ᱪᱷᱚ ᱯᱷᱩᱴ ᱨᱮᱱᱟᱜ ᱵᱩᱫᱽᱫᱷᱚ ᱢᱩᱨᱛᱤ ᱵᱮᱱᱟᱣ ᱠᱮᱫᱟ ᱟᱨ ᱚᱸᱰᱮ ᱠᱷᱚᱱ ᱜᱟᱹᱰᱤ ᱛᱮᱠᱚ ᱤᱫᱤ ᱠᱮᱫᱟ ᱪᱷᱚ ᱯᱷᱩᱴ ᱫᱚ ᱪᱮᱫᱟᱜ ᱵᱟᱨᱚ ᱯᱷᱩᱴ ᱨᱮᱱᱟᱜ ᱢᱤᱫᱴᱮᱱ ᱪᱩᱱᱰᱤ ᱵᱮᱱᱟᱣ ᱠᱟᱛᱮ ᱤᱫᱤ ᱫᱟᱲᱮ ᱠᱮᱭᱟᱭ ᱛᱚ ᱚᱸᱰᱮ ᱪᱮᱫᱟᱜ ᱵᱟᱭ ᱤᱫᱤ ᱢᱮᱱᱠᱷᱟᱱ ᱢᱟᱱᱱᱚᱛᱟ ᱠᱚ ᱵᱟᱠᱚ ᱥᱨᱚᱫᱷᱟ ᱟᱠᱚ ᱩᱱᱠᱩ ᱠᱚ ᱵᱟᱲᱟᱭᱟ

ᱚᱠᱟ ᱨᱮᱱ ᱦᱚᱲᱮ ᱛᱟᱦᱮᱸ ᱠᱟᱱᱟ ᱦᱤᱢᱟᱞᱚᱭ ᱯᱟᱨᱵᱚᱛᱭᱚ ᱚᱧᱪᱚᱞ ᱨᱮᱱ ᱛᱟᱦᱮᱸ ᱠᱟᱱᱟ ᱞᱚᱢᱵᱤᱱᱤ ᱞᱚᱢᱵᱤᱱᱤ ᱵᱟᱜᱟᱱ ᱨᱮᱱᱮ ᱛᱟᱦᱮᱸ ᱠᱟᱱᱟ ᱛᱮᱦᱮᱧ ᱫᱚ ᱚᱱᱟ ᱞᱚᱢᱵᱤᱱᱤ ᱵᱟᱜᱟᱱ ᱫᱚ ᱯᱟᱫᱽ ᱦᱮᱨᱤᱴᱮᱡᱽ ᱢᱮᱱᱛᱮ ᱢᱤᱫᱴᱮᱱ ᱪᱷᱟᱹᱴᱭᱟᱹᱨᱮ ᱧᱟᱢ ᱠᱟᱫᱟ ᱢᱟᱱᱮ ᱨᱟᱥᱴᱨᱚ ᱥᱚᱝᱜᱷᱚ ᱠᱷᱚᱱᱜᱮ ᱚᱱᱟ ᱨᱮᱱᱟᱜ ᱱᱤᱨᱟᱯᱚᱛᱛᱟ ᱡᱟ ᱠᱤᱪᱷᱩ ᱡᱮᱢᱚᱱᱮ ᱧᱟᱢ ᱟᱠᱟᱫᱟᱭ ᱦᱚᱨᱚᱯᱯᱟ ᱢᱚᱦᱮᱱᱡᱳᱫᱟᱲᱳ ᱦᱚᱸ ᱱᱤᱛᱚᱜ ᱫᱚ ᱡᱮᱢᱚᱱ ᱢᱤᱥᱚᱨ ᱨᱮᱱᱟᱜ ᱠᱤᱪᱷᱩ ᱠᱤᱪᱷᱩ ᱚᱱᱟ ᱯᱤᱨᱟᱢᱤᱰ ᱠᱚ ᱚᱱᱟ ᱟᱣᱛᱟ ᱨᱮ ᱪᱟᱞᱟᱣ ᱟᱠᱟᱱᱟ ᱚᱱᱠᱟ ᱜᱮ ᱥᱩᱱᱫᱚᱨ ᱵᱚᱱ ᱨᱮᱱᱟᱜ ᱫᱟᱹᱵᱤ ᱦᱚᱸ ᱨᱟᱠᱟᱵ ᱟᱠᱟᱱᱟ ᱡᱮ ᱩᱱᱠᱩᱣᱟᱜ ᱛᱚᱫᱟᱨᱚᱠ ᱨᱮ ᱛᱟᱦᱮᱱᱟᱭ ᱟᱫᱚ ᱩᱱᱤ ᱩᱱᱤ ᱵᱩᱫᱽᱫᱷᱚ ᱟᱡ ᱵᱟᱵᱟᱣᱟᱜ ᱧᱩᱛᱩᱢ ᱫᱚ ᱦᱩᱭᱩᱜ ᱠᱟᱱᱟ ᱥᱤᱫᱽᱫᱷᱚ ᱩᱱᱠᱩ ᱫᱚ ᱪᱤᱞᱤ ᱵᱚᱝᱥᱚ ᱠᱟᱱᱟ ᱠᱚ ᱥᱟᱪᱠᱚ ᱵᱚᱝᱥᱚ ᱥᱟᱪᱠᱚ ᱥᱚᱵᱽᱫᱚ ᱫᱚ ᱪᱮᱫ ᱥᱚᱵᱽᱫᱚ ᱦᱚᱲ ᱛᱮ ᱢᱤᱫᱴᱮᱱ ᱠᱟᱛᱷᱟ ᱵᱚᱱ ᱢᱮᱱᱟ ᱥᱟᱨᱡᱚᱢ ᱤᱝᱨᱮᱡᱽ ᱛᱮᱫᱚ ᱥᱟᱥᱨᱤ ᱠᱚ ᱢᱮᱛᱟᱜᱼᱟ ᱵᱟᱝᱞᱟ ᱛᱮ ᱥᱟᱞ ᱜᱟᱪᱷ ᱠᱚ ᱢᱮᱛᱟᱜᱼᱟ ᱛᱚ ᱩᱱ ᱥᱚᱢᱚᱭ ᱩᱱᱠᱩᱣᱟᱜ ᱯᱟᱹᱨᱥᱤ ᱛᱮᱫᱚ ᱚᱱᱟ ᱥᱟᱭᱠᱷᱚ ᱨᱮᱱᱟᱜ ᱢᱟᱱᱮ ᱫᱚ ᱦᱩᱭᱩᱜ ᱠᱟᱱᱟ ᱥᱟᱨᱡᱚᱢ ᱩᱱᱠᱩ ᱫᱚ ᱩᱱᱠᱩᱣᱟᱜ ᱴᱳᱴᱮᱢ ᱠᱟᱱᱟ ᱴᱳᱴᱮᱢ ᱫᱚ ᱩᱱᱠᱩ ᱜᱮᱠᱚ ᱵᱮᱵᱚᱦᱟᱨᱟ ᱡᱟᱦᱟᱸᱭ ᱠᱟᱱᱟ ᱠᱚ ᱟᱹᱫᱤᱵᱟᱹᱥᱤ ᱜᱚᱴᱟ ᱫᱷᱟᱹᱨᱛᱤ ᱨᱮᱱ ᱟᱹᱫᱤᱵᱟᱹᱥᱤ ᱴᱷᱮᱱ ᱜᱮ ᱡᱚᱠᱷᱚᱱ ᱜᱮᱵᱚᱱ ᱪᱟᱞᱟᱜᱼᱟ ᱩᱱᱠᱩᱣᱟᱜ ᱠᱳᱱᱳ ᱱᱟ ᱠᱳᱱᱳ ᱢᱤᱫᱴᱮᱱ ᱴᱳᱴᱮᱢ ᱛᱟᱦᱮᱱ ᱛᱟᱠᱚᱣᱟ ᱚᱱᱟ ᱫᱚ ᱩᱱᱠᱩᱣᱟᱜ ᱥᱤᱥᱴᱮᱢ ᱠᱟᱱ ᱛᱟᱠᱚᱣᱟ ᱟᱹᱫᱤᱵᱟᱹᱥᱤ ᱱᱟᱛᱟ ᱜᱮ ᱴᱳᱴᱮᱢ ᱠᱚ ᱵᱮᱵᱚᱦᱟᱨ ᱛᱟᱦᱚᱞᱮ ᱨᱟᱡᱟ ᱥᱩᱫᱽᱫᱷᱚᱫᱚᱱ ᱟᱜ ᱴᱳᱴᱮᱢ ᱛᱟᱦᱮᱸ ᱠᱟᱱᱟ ᱥᱟᱯ ᱛᱟᱦᱚᱞᱮ ᱟᱹᱫᱤᱵᱟᱹᱥᱤ ᱦᱮᱡ ᱟᱹᱫᱤᱵᱟᱹᱥᱤ ᱟᱨᱚ ᱟᱹᱰᱤ ᱠᱚᱡ ᱠᱚᱢᱟᱱ ᱱᱩᱭ ᱫᱚ ᱟᱹᱫᱤᱵᱟᱹᱥᱤ ᱦᱚᱲ ᱜᱮ ᱠᱟᱱᱟᱭ ᱡᱚᱛᱚ ᱟᱹᱰᱤ ᱠᱚᱡ ᱯᱨᱚᱢᱟᱱ ᱢᱮᱱᱟᱜᱼᱟ ᱟᱨᱦᱚᱸ ᱟᱫᱚ ᱱᱚᱜᱼᱚᱭ ᱡᱮ ᱵᱩᱫᱽᱫᱷᱚ ᱠᱟᱛᱷᱟ ᱤᱝᱨᱮᱡᱽ ᱫᱚ ᱵᱩᱫᱽᱫᱷᱤᱥᱴ ᱠᱚ ᱢᱮᱛᱟᱜᱼᱟ ᱛᱚ ᱚᱱᱟ ᱫᱚ ᱵᱩᱫᱽ ᱠᱟᱛᱷᱟ ᱠᱟᱱᱟ ᱥᱟᱱᱛᱟᱲᱤ ᱯᱟᱹᱨᱥᱤ ᱵᱩᱫᱽ ᱵᱩᱫᱟ ᱡᱮ ᱵᱩᱫᱽ ᱡᱮ ᱥᱟᱱᱛᱟᱲᱤ ᱚᱥᱴᱤᱠ ᱯᱟᱹᱨᱥᱤ ᱠᱟᱱᱟ ᱱᱚᱣᱟ ᱨᱮᱱᱟᱜ ᱫᱚ ᱟᱨ ᱯᱨᱚᱢᱟᱱ ᱞᱮᱠᱷᱟᱱ ᱧᱮᱞ ᱦᱩᱭᱩᱜᱼᱟ ᱮᱸᱰᱮᱠᱷᱟᱱ ᱵᱷᱟᱥᱟ ᱵᱤᱜᱽᱜᱟᱱ ᱥᱮᱫ ᱪᱟᱞᱟᱜᱼᱟ ᱮᱵᱟᱨ ᱚᱱᱟ ᱟᱞᱳᱪᱚᱱᱟ ᱠᱚᱨᱛᱮ ᱜᱮᱞᱮ ᱟᱹᱰᱤ ᱠᱚᱡ ᱥᱚᱢᱚᱭ ᱦᱟᱛᱟᱣᱟ ᱤᱧ ᱢᱮᱱᱫᱟᱹᱧ ᱡᱮ ᱱᱚᱣᱟ ᱫᱚ ᱥᱟᱱᱛᱟᱲᱤ ᱚᱥᱢᱤᱛ ᱯᱟᱹᱨᱥᱤ ᱡᱮ ᱵᱩᱫᱽᱫᱷᱚ ᱚᱠᱚᱭ ᱠᱚ ᱢᱮᱛᱟ ᱠᱟᱱᱟ ᱵᱩᱫᱽᱫᱷᱤᱥᱴ ᱚᱠᱚᱭ ᱩᱱᱠᱩ ᱫᱚ ᱟᱞᱳᱠ ᱯᱨᱟᱯᱛ ᱡᱟᱦᱟᱸᱭ ᱜᱮᱭᱟᱱᱤ ᱦᱚᱲ ᱩᱱᱤᱜᱮ ᱵᱩᱫᱽᱫᱷᱤᱥᱴ ᱟᱞᱳᱠ ᱯᱨᱟᱯᱛ ᱦᱚᱲ ᱡᱟᱦᱟᱸᱭ ᱜᱮᱭᱟᱱᱤ ᱚᱨᱡᱚᱱ ᱛᱟᱦᱞᱮ ᱡᱟᱦᱟᱸ ᱫᱚ ᱥᱟᱱᱛᱟᱲᱤ ᱯᱟᱹᱨᱥᱤ ᱥᱟᱶ ᱚᱱᱟ ᱨᱮᱱᱟᱜ ᱢᱤᱫᱴᱮᱱ ᱡᱳᱜᱽ ᱢᱮᱱᱟᱜᱼᱟ ᱩᱱᱤ ᱚᱲᱟᱜ ᱠᱷᱚᱱ ᱩᱰᱩᱠ ᱠᱷᱚᱱ ᱮᱦᱚᱵ ᱠᱟᱛᱮ ᱜᱩᱡᱩᱜ ᱫᱷᱟᱹᱵᱤᱡ ᱥᱟᱨᱡᱚᱢ ᱫᱟᱨᱮ ᱥᱟᱶ ᱢᱤᱫᱴᱮᱱ ᱥᱟᱹᱜᱟᱹᱭ ᱚᱱᱟ ᱯᱩᱛᱷᱤ ᱫᱚᱯᱮ ᱯᱟᱲᱦᱟᱣ ᱫᱟᱲᱮᱭᱟᱜᱼᱟ ᱰᱚᱠᱴᱚᱨ ᱵᱟᱵᱟ ᱥᱟᱦᱮᱵᱽ ᱟᱢᱵᱮᱫᱠᱚᱨᱟᱜ ᱚᱞ